ᱥᱟᱱᱟᱢ ᱜᱟᱛᱮ ᱠᱚ ᱡᱚᱦᱟᱨ ᱜᱮ ᱛᱟᱵᱚᱱ ᱤᱧ ᱜᱮ ᱯᱷᱟᱹᱜᱩ ᱠᱤᱥᱠᱩ ᱟᱨ ᱛᱮᱦᱮᱧᱟᱜ ᱵᱷᱤᱰᱤᱭᱳ ᱨᱮ ᱟᱯᱮ ᱥᱟᱱᱟᱢ ᱠᱚ ᱥᱟᱹᱜᱩᱱ ᱫᱟᱨᱟᱢ ᱛᱚ ᱜᱟᱛᱮ ᱠᱚ ᱛᱮᱦᱮᱧ ᱦᱚᱸ ᱟᱯᱮ ᱠᱚ ᱞᱟᱹᱜᱤᱫ ᱛᱮ ᱢᱤᱫᱴᱟᱝ ᱵᱷᱤᱰᱤᱭᱳ ᱟᱹᱜᱩ ᱠᱟᱛᱮᱧ ᱥᱮᱴᱮᱨ ᱟᱠᱟᱱᱟ ᱛᱟᱵᱚᱱ ᱛᱚ ᱡᱟᱦᱟᱸᱭ ᱜᱮ ᱱᱚᱣᱟ ᱪᱮᱱᱮᱞ ᱨᱮᱵᱚᱱ ᱱᱟᱣᱟ ᱜᱮᱭᱟ ᱪᱮᱱᱮᱞ ᱥᱟᱵᱥᱠᱨᱟᱭᱤᱵ ᱛᱟᱵᱚᱱ ᱢᱟ ᱛᱚ ᱛᱮᱦᱮᱧ ᱫᱚ ᱚᱞᱪᱤᱠᱤ ᱢᱤᱫᱴᱟᱝ ᱯᱚᱛᱚᱵ ᱨᱮᱱᱟᱝ ᱯᱟᱲᱦᱟᱣ ᱟᱸᱡᱚᱢ ᱟᱯᱮᱭᱟᱹᱧ ᱛᱟᱵᱚᱱ ᱚᱞ ᱪᱮᱢᱮᱫ ᱯᱚᱛᱚᱵ ᱨᱮᱱᱟᱝ ᱢᱤᱫ ᱵᱟᱨ ᱠᱟᱛᱷᱟᱧ ᱯᱟᱲᱦᱟᱣ ᱟᱸᱡᱚᱢ ᱟᱵᱚᱱᱟ ᱛᱚ ᱱᱚᱣᱟ ᱵᱷᱤᱰᱤᱭᱳ ᱨᱮᱱᱟᱜ ᱵᱷᱤᱰᱤᱭᱳ ᱨᱮᱱᱟᱜ ᱩᱫᱽᱫᱮᱥᱥᱚ ᱵᱮᱱᱟᱣ ᱨᱮᱱᱟᱜ ᱩᱫᱽᱫᱮᱥᱥᱚ ᱫᱚ ᱱᱚᱣᱟ ᱜᱮ ᱠᱟᱱᱟ ᱡᱮ ᱥᱟᱱᱟᱢ ᱠᱚ ᱚᱞᱪᱤᱠᱤ ᱵᱚᱱ ᱪᱮᱫᱚᱜᱼᱟ ᱚᱞᱪᱤᱠᱤ ᱵᱚᱱ ᱫᱩᱞᱟᱹᱲᱟ ᱚᱞᱪᱤᱠᱤ ᱡᱚᱛᱚ ᱠᱚᱛᱮ ᱜᱮᱵᱚᱱ ᱥᱮᱬᱟᱭᱟ ᱟᱵᱚᱣᱟᱜ ᱡᱟᱱᱟᱢ ᱟᱲᱟᱝ ᱡᱟᱱᱟᱢ ᱨᱚᱲ ᱟᱵᱚ ᱜᱮ ᱢᱟᱲᱟᱝ ᱥᱮᱫ ᱵᱚ ᱞᱟᱦᱟᱭᱟ ᱛᱚᱵᱮ ᱵᱤᱥᱛᱤ ᱵᱟᱝ ᱵᱤᱞᱚᱢ ᱠᱟᱛᱮᱱ ᱫᱮᱞᱟᱝ ᱵᱚᱱ ᱵᱷᱤᱰᱤᱭᱳ ᱵᱚᱱ ᱮᱛᱚᱦᱚᱵ ᱞᱟᱹᱜᱤᱫ ᱠᱟᱹᱨᱩ ᱥᱤᱭᱩᱜ ᱮ ᱥᱮᱱᱚᱜ ᱠᱟᱱᱟ ᱱᱟᱦᱮᱞ ᱮ ᱜᱚᱜ ᱟᱠᱟᱫᱼᱟ ᱰᱟᱨᱟ ᱫᱚᱭ ᱞᱟᱜᱟ ᱟᱠᱟᱫ ᱠᱤᱱᱟ ᱛᱟᱨᱮᱱ ᱨᱮ ᱟᱨᱟᱬ ᱟᱠᱟᱣᱟᱫ ᱠᱤᱱᱟ ᱟᱨᱟᱬ ᱨᱮ ᱡᱚᱛᱮ ᱢᱮᱱᱟᱜᱼᱟ ᱚᱱᱟᱛᱮ ᱦᱚᱴᱚᱜ ᱨᱮ ᱛᱚᱞ ᱟᱠᱟᱫ ᱠᱤᱱ ᱚᱠᱟ ᱵᱟᱹᱫᱽ ᱪᱚᱠᱚ ᱥᱮᱱᱚᱜ ᱠᱟᱱᱟ ᱱᱚᱰᱮ ᱱᱟᱦᱟᱜ ᱠᱚ ᱥᱮᱴᱮᱨᱚᱜᱼᱟ ᱠᱟᱹᱨᱩ ᱫᱚ ᱟᱫᱚ ᱱᱟᱦᱮᱞ ᱮ ᱡᱚᱲᱟᱣᱟ ᱟᱨᱟᱬ ᱨᱮ ᱱᱟᱜᱽᱞᱮ ᱢᱮᱱᱟᱜᱼᱟ ᱚᱱᱟᱛᱮ ᱱᱟᱦᱟᱜ ᱤᱥᱤ ᱯᱟᱹᱥᱤᱭᱟ ᱟᱫᱚ ᱠᱟᱬᱵᱟᱭ ᱥᱟᱵ ᱜᱚᱫᱟ ᱟᱨ ᱮ ᱢᱮᱱ ᱜᱚᱫᱟ ᱦᱮᱨ ᱦᱮᱨ ᱰᱟᱨᱟ ᱫᱚᱠᱤᱱ ᱛᱟᱲᱟᱢ ᱜᱚᱫᱟ ᱱᱟᱦᱮᱞ ᱫᱚ ᱥᱤ ᱤᱫᱤᱜᱼᱟ ᱛᱚ ᱱᱚᱜᱼᱚ ᱱᱚᱝᱠᱟ ᱠᱟᱛᱮ ᱠᱚ ᱛᱤᱱᱟᱹᱜ ᱜᱟᱵᱮᱭᱟᱱ ᱡᱚᱛᱷᱟᱛ ᱠᱟᱛᱷᱟ ᱠᱤᱱ ᱚᱞ ᱟᱠᱟᱜᱼᱟ ᱟᱵᱚ ᱪᱟᱹᱥᱤ ᱦᱚᱯᱚᱱ ᱠᱚ ᱞᱟᱹᱜᱤᱫ ᱟᱵᱚ ᱟᱹᱫᱤᱵᱟᱹᱥᱤ ᱪᱟᱹᱥᱤ ᱦᱚᱯᱚᱱ ᱠᱚ ᱞᱟᱹᱜᱤᱫ ᱵᱟᱹᱫᱽ ᱵᱟᱹᱭᱦᱟᱹᱲ ᱪᱟᱥ ᱠᱟᱹᱢᱤ ᱚᱠᱛᱚ ᱨᱮᱱᱟᱝ ᱠᱟᱛᱷᱟ ᱠᱤᱱ ᱜᱟᱵᱟᱱ ᱟᱠᱟᱫ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩ ᱜᱚᱢᱠᱮ ᱛᱟᱹᱠᱤᱱ ᱛᱚ ᱱᱚᱣᱟ ᱯᱟᱲᱦᱟᱣ ᱠᱟᱛᱮ ᱟᱹᱰᱤ ᱠᱩᱥᱤ ᱟᱹᱰᱤ ᱨᱟᱹᱥᱠᱟᱹᱧ ᱵᱩᱡᱷᱟᱹᱣ ᱠᱮᱜᱼᱟ ᱟᱯᱮ ᱠᱚ ᱱᱚᱣᱟ ᱟᱸᱡᱚᱢ ᱠᱟᱛᱮ ᱪᱮᱫ ᱞᱮᱠᱟ ᱵᱚᱱ ᱵᱩᱡᱷᱟᱹᱣ ᱠᱮᱜᱼᱟ ᱱᱤᱦᱟᱹᱛ ᱞᱟᱹᱭ ᱛᱟᱵᱚᱱ ᱢᱟ ᱟᱨᱦᱚᱸ ᱱᱟᱦᱟᱜ ᱢᱟᱲᱟᱝ ᱥᱮᱫ ᱱᱟᱣᱟ ᱱᱟᱣᱟ ᱵᱩᱦᱤ ᱠᱚ ᱯᱚᱛᱚᱵ ᱠᱚ ᱠᱚᱞᱮᱠᱥᱚᱱ ᱠᱟᱛᱮ ᱱᱚᱝᱠᱟ ᱜᱮ ᱤᱧᱤᱧ ᱯᱟᱲᱦᱟᱣᱟ ᱥᱟᱶᱛᱮ ᱟᱯᱮ ᱠᱚ ᱥᱟᱶ ᱤᱧ ᱥᱮᱭᱟᱨᱤᱝ ᱛᱟᱵᱚᱱᱟ ᱟᱨ ᱥᱟᱱᱟᱢ ᱠᱚ ᱛᱮᱜᱮ ᱟᱯᱮ ᱦᱚᱸ ᱯᱟᱲᱦᱟᱣ ᱛᱟᱵᱚᱱ ᱯᱮ ᱛᱚ ᱫᱮᱞᱟᱝ ᱵᱚᱱ ᱟᱨᱦᱚᱸ ᱱᱚᱝᱠᱟ ᱜᱮ ᱢᱤᱫ ᱵᱟᱨ ᱠᱟᱛᱷᱟᱧ ᱯᱟᱲᱦᱟᱣ ᱟᱸᱡᱚᱢ ᱟᱵᱚᱱ ᱟᱸᱡᱚᱢ ᱟᱵᱚᱱᱟ ᱟᱵᱚ ᱟᱹᱛᱩ ᱴᱚᱯᱤᱠ ᱦᱩᱭᱩᱜ ᱠᱟᱱᱟ ᱛᱟᱵᱚᱱ ᱟᱵᱚ ᱟᱹᱛᱩ ᱟᱵᱚ ᱟᱹᱛᱩ ᱟᱹᱰᱤ ᱡᱩᱛ ᱟ ᱫᱤᱲᱦᱟᱹ ᱪᱮᱛᱟᱱ ᱨᱮ ᱢᱮᱱᱟᱜᱼᱟ ᱠᱩᱞᱦᱤ ᱦᱚᱸ ᱥᱚᱡᱷᱮ ᱜᱮᱭᱟ ᱠᱩᱞᱦᱤ ᱦᱟᱱᱟ ᱥᱟᱦᱟ ᱱᱟᱣᱟ ᱥᱟᱦᱟ ᱚᱲᱟᱜ ᱠᱚ ᱢᱮᱱᱟᱜᱼᱟ ᱡᱩᱛ ᱜᱮ ᱠᱩᱞᱦᱤ ᱢᱩᱪᱟᱹᱫ ᱨᱮ ᱥᱠᱩᱞ ᱢᱮᱱᱟᱜᱼᱟ ᱥᱠᱩᱞ ᱯᱟᱨᱚᱢ ᱨᱮ ᱴᱟᱺᱰᱤ ᱢᱮᱱᱟᱜᱼᱟ ᱴᱟᱺᱰᱤ ᱯᱟᱨᱚᱢ ᱨᱮ ᱵᱟᱹᱫᱽ ᱢᱮᱱᱟᱜᱼᱟ ᱵᱟᱹᱫᱽ ᱯᱟᱨᱚᱢ ᱨᱮ ᱜᱟᱰᱟ ᱢᱮᱱᱟᱜᱼᱟ ᱜᱟᱰᱟ ᱟᱲᱮ ᱨᱮ ᱵᱤᱨ ᱢᱮᱱᱟᱜᱼᱟ ᱟᱹᱛᱩ ᱨᱮᱫᱚ ᱵᱚ ᱛᱟᱦᱮᱱ ᱠᱟᱱᱟ ᱠᱩᱞᱦᱤ ᱨᱮᱫᱚ ᱵᱚ ᱛᱟᱲᱟᱢ ᱮᱫᱟ ᱟᱨ ᱵᱚ ᱩᱱᱩᱡ ᱮᱱᱮᱡ ᱠᱟᱱᱟ ᱤᱥᱠᱩᱞ ᱨᱮᱫᱚ ᱵᱚ ᱚᱞᱚᱜ ᱠᱟᱱᱟ ᱴᱟᱺᱰᱤ ᱨᱮᱫᱚ ᱵᱚ ᱜᱩᱯᱤ ᱠᱟᱱᱟ ᱵᱟᱹᱫᱽ ᱨᱮᱫᱚ ᱵᱚ ᱠᱟᱹᱢᱤ ᱠᱟᱱᱟ ᱜᱟᱰᱟ ᱨᱮᱫᱚ ᱵᱚ ᱩᱢ ᱠᱟᱱᱟ ᱟᱨ ᱫᱟᱜ ᱵᱚ ᱞᱩ ᱮᱫᱟ ᱦᱟᱹᱠᱩ ᱦᱚᱸᱵᱚ ᱜᱚᱡᱮᱫ ᱠᱚᱣᱟ ᱵᱤᱨ ᱨᱮᱫᱚ ᱥᱟᱠᱟᱢ ᱵᱚ ᱦᱮᱡ ᱮᱫᱟ ᱟᱨ ᱪᱮᱬᱮ ᱠᱚᱵᱚ ᱥᱟᱸᱜᱷᱟᱨ ᱮᱫ ᱠᱚᱣᱟ ᱟᱵᱚ ᱟᱹᱛᱩ ᱟᱹᱰᱤ ᱨᱟᱹᱥᱠᱟᱹ

ᱵᱤᱫᱟᱹᱭᱤᱧ ᱦᱟᱛᱟᱣᱮᱫᱼᱟ ᱟᱨᱦᱚᱸ ᱧᱟᱯᱟᱢᱟ ᱱᱮᱠᱥᱴ ᱵᱷᱤᱰᱤᱭᱳ ᱨᱮ ᱢᱩᱪᱟᱹᱫ ᱨᱮᱢᱟ ᱥᱟᱱᱟᱢ ᱠᱚᱜᱮ ᱤᱧ ᱯᱟᱦᱴᱟ ᱥᱮᱱ ᱠᱷᱚᱱ ᱵᱤᱫᱟᱹᱭ ᱡᱚᱦᱟᱨ